ᱦᱮᱞᱳ ᱵᱟᱹᱨᱭᱟᱹᱲ ᱥᱟᱱᱛᱟᱲᱤ ᱮᱰᱩᱠᱮᱥᱚᱱ ᱨᱮ ᱥᱟᱱᱟᱢ ᱠᱚ ᱥᱟᱹᱜᱩᱱ ᱫᱟᱨᱟᱢ ᱛᱮᱦᱮᱧ ᱟᱵᱚ ᱵᱚ ᱯᱟᱲᱦᱟᱣᱟ ᱜᱟᱹᱱ ᱜᱟᱹᱱᱟᱹᱨ ᱯᱟᱹᱨᱤᱥ ᱟᱹᱲᱟᱹ ᱛᱮᱦᱮᱧ ᱵᱚᱱ ᱯᱟᱲᱦᱟᱣᱟ ᱜᱟᱹᱱᱟᱹᱨ ᱯᱟᱹᱨᱤᱥ ᱟᱹᱲᱟᱹ ᱜᱟᱹᱱᱟᱹᱨ ᱯᱟᱹᱨᱤᱥ ᱟᱹᱲᱟᱹ ᱫᱚ ᱚᱠᱟ ᱠᱟᱱᱟ ᱜᱟᱹᱱᱟᱹᱥ ᱜᱟᱹᱱᱟᱹᱴ ᱯᱟᱹᱨᱤᱥ ᱟᱹᱲᱟᱹ ᱫᱚ ᱱᱚᱣᱟ ᱠᱟᱱᱟ ᱡᱟᱦᱟᱸ ᱟᱹᱲᱟᱹ ᱦᱚᱛᱮ ᱛᱮ ᱢᱤᱫᱴᱟᱹᱝ ᱟᱹᱲᱟᱹ ᱥᱟᱞᱟᱜ ᱟᱨ ᱢᱤᱫᱴᱟᱹᱝ ᱟᱹᱲᱟᱹ ᱜᱟᱹᱱᱟᱹᱴ ᱜᱟᱹᱴᱩᱜᱼᱟ ᱚᱱᱟ ᱫᱚ ᱜᱟᱹᱱᱟᱹᱴ ᱯᱟᱹᱨᱤᱥ ᱟᱹᱲᱟᱹ ᱵᱚᱱ ᱢᱮᱛᱟᱜᱼᱟ ᱡᱟᱦᱟᱸ ᱟᱹᱲᱟᱹ ᱦᱚᱛᱮ ᱛᱮ ᱢᱤᱫᱴᱟᱹᱝ ᱟᱹᱲᱟᱹ ᱥᱟᱞᱟᱜ ᱟᱨ ᱢᱤᱫᱴᱟᱹᱝ ᱟᱹᱲᱟᱹ ᱜᱟᱹᱴᱩᱜᱼᱟ ᱚᱱᱟ ᱫᱚ ᱜᱟᱹᱱᱟᱹᱴ ᱯᱟᱹᱨᱤᱥ ᱟᱹᱲᱟᱹ ᱵᱚ ᱢᱮᱛᱟᱜᱼᱟ ᱡᱮᱞᱮᱠᱟ ᱟᱵᱚ ᱢᱤᱫᱴᱤᱡ ᱵᱚᱱ ᱧᱮᱞᱟ ᱨᱮ ᱨᱮᱭᱟᱜ ᱛᱮ ᱛᱮᱡ ᱛᱮ ᱛᱮᱭᱟᱜ ᱠᱮ ᱠᱮᱛᱮᱡ ᱠᱷᱚᱱ ᱴᱷᱮᱱ ᱠᱷᱚᱱ

ᱜᱟᱵᱟᱱᱚᱜ ᱠᱟᱱᱟ ᱮᱦᱚ ᱦᱟᱱᱮ ᱟᱨᱦᱚᱸ ᱦᱟᱱᱛᱮ ᱠᱷᱚᱱ ᱵᱩᱨᱩ ᱞᱮᱠᱟᱱ ᱢᱟᱨᱟᱝ ᱦᱮᱸᱫᱮ ᱨᱤᱢᱤᱞ ᱵᱟᱹᱭ ᱵᱟᱹᱭ ᱛᱮ ᱨᱟᱠᱟᱵ ᱦᱤᱡᱩᱜ ᱠᱟᱱᱟ ᱟᱵᱚ ᱱᱚᱰᱮ ᱵᱚᱱ ᱧᱮᱞᱟ ᱢᱤᱫᱴᱟᱹᱝ ᱜᱟᱹᱱᱟᱹᱴ ᱨᱮ ᱚᱠᱟ ᱦᱤᱡᱩᱜᱼᱟ ᱠᱷᱚᱱ

ᱞᱟᱜᱟᱜᱼᱟ ᱦᱟᱹᱱᱟᱹᱣ ᱯᱟᱹᱨᱤᱥ ᱟᱹᱲᱟᱹ ᱨᱮ ᱟᱵᱚ ᱵᱚᱱ ᱧᱮᱞᱟ ᱦᱟᱹᱱᱟᱹᱣ ᱯᱟᱹᱨᱤᱥ ᱟᱹᱲᱟᱹ ᱦᱟᱹᱱᱟᱹᱣ ᱯᱟᱹᱨᱤᱥ ᱟᱹᱲᱟᱹ ᱚᱠᱟ ᱵᱚᱱ ᱢᱮᱛᱟᱜᱼᱟ ᱦᱟᱹᱱᱟᱹᱣ ᱯᱟᱹᱨᱤᱥ ᱟᱹᱲᱟᱹ ᱫᱚ ᱱᱚᱣᱟ ᱠᱟᱱᱟ ᱵᱷᱟᱵᱽᱱᱟ ᱦᱤᱨᱠᱟᱹ ᱦᱟᱹᱭᱟᱹ ᱦᱟᱹᱭᱟᱹ ᱦᱚᱦᱚ ᱞᱮᱠᱟᱱ ᱟᱹᱲᱟᱹ ᱠᱚ ᱢᱚᱪᱟ ᱨᱮ ᱦᱟᱱᱟᱝ ᱨᱟᱠᱟᱵ ᱞᱮᱠᱟᱱᱟᱜ ᱚᱱᱟ ᱫᱚ ᱦᱟᱱᱟ ᱯᱟᱹᱨᱤᱥ ᱟᱹᱲᱟᱹ ᱵᱚ ᱢᱮᱛᱟᱜ ᱢᱮᱱ ᱢᱮᱱᱛᱮ ᱵᱚ ᱢᱮᱛᱟᱜᱼᱟ ᱪᱮᱫ ᱪᱮᱫ ᱞᱮᱠᱟ ᱵᱚᱱ ᱢᱮᱛᱟᱜᱼᱟ ᱡᱮ ᱵᱷᱟᱵᱽᱱᱟ ᱦᱤᱨᱠᱟᱹ ᱦᱟᱹᱭᱟᱹ ᱦᱚᱦᱚ ᱞᱮᱠᱟᱱ ᱟᱹᱲᱟᱹ ᱠᱚ ᱢᱚᱪᱟ ᱨᱮ ᱦᱟᱱᱟᱝ ᱨᱟᱠᱟᱵ ᱞᱮᱱᱠᱷᱟᱱ ᱚᱱᱟ ᱫᱚ ᱦᱟᱱᱟᱝ ᱯᱟᱹᱨᱤᱥ ᱟᱹᱲᱟᱹ ᱵᱚ ᱢᱮᱛᱟᱜᱼᱟ ᱟ ᱡᱮᱞᱮᱠᱟ ᱟᱵᱚ ᱢᱤᱫᱴᱟᱹᱝ ᱟᱹᱲᱟᱹ ᱵᱚᱱ ᱧᱮᱞ ᱟᱵᱚ ᱚᱱᱟ ᱟᱹᱲᱟᱹ ᱠᱚᱫᱚ ᱦᱩᱭᱩᱜ ᱠᱟᱱᱟ ᱦᱟᱯᱮ ᱦᱟᱯᱮ ᱫᱮᱞᱟ ᱮ ᱮᱦᱳ ᱮᱜᱳ ᱫᱮᱞᱟ ᱫᱮᱞᱟ ᱥᱮ ᱢᱟᱥᱮ ᱦᱮᱸ ᱦᱮᱸᱫᱟ ᱦᱚ ᱮᱱᱛᱮ ᱦᱚ ᱩᱱ ᱦᱚᱸᱜᱚ ᱵᱟ ᱵᱟᱝ ᱦᱳᱭ ᱦᱮᱸ

ᱢᱤ ᱮᱢᱟᱱ ᱱᱚᱜᱼᱚ ᱱᱚᱝᱠᱟᱱᱟᱜ ᱟᱹᱲᱟᱹ ᱠᱚᱫᱚ ᱟᱵᱚ ᱦᱟᱱᱟ ᱦᱟᱱᱟᱣ ᱯᱟᱹᱨᱤᱥ ᱟᱹᱲᱟᱹ ᱵᱚᱱ ᱢᱮᱛᱟᱜ ᱠᱟᱱᱟ ᱦᱟᱱᱟᱣ ᱯᱟᱹᱨᱤᱥ ᱟᱹᱲᱟᱹ ᱨᱮ ᱚᱠᱟ ᱞᱮᱠᱟ ᱟᱹᱭᱟᱹᱛ ᱨᱮ ᱜᱟᱵᱟᱱᱚᱜ ᱠᱟᱱᱟ ᱚᱱᱟ ᱠᱟᱹᱴᱤᱡ ᱵᱚᱱ ᱧᱮᱞᱟ ᱱᱚᱰᱮ ᱢᱤᱫᱴᱟᱝ ᱟᱹᱭᱟᱹᱛ ᱦᱮᱱᱟᱜ ᱛᱟᱵᱚᱱᱟ ᱮ ᱦᱳ ᱦᱟᱱᱮ ᱟᱨᱦᱚᱸ ᱦᱟᱱᱛᱮ ᱠᱷᱚᱱ ᱵᱩᱨᱩ ᱞᱮᱠᱟᱱ ᱢᱤᱫᱴᱟᱹᱝ ᱦᱮᱸᱫᱮ ᱨᱤᱢᱤᱞ ᱵᱟᱹᱭ ᱵᱟᱹᱭ ᱛᱮ ᱨᱟᱠᱟᱵ ᱦᱤᱡᱩᱜ ᱠᱟᱱᱟ ᱟᱵᱚ ᱱᱚᱸᱰᱮ ᱵᱚᱱ ᱧᱮᱞᱟ ᱦᱟᱹᱱᱟᱹ ᱯᱟᱹᱨᱤᱥ ᱟᱹᱲᱟᱹ ᱚᱠᱟ ᱠᱟᱱ ᱛᱟᱵᱚᱱᱟ ᱱᱚᱸᱰᱮ ᱫᱚ ᱟᱵᱚ ᱫᱚ ᱮ ᱦᱚ ᱱᱚᱣᱟ ᱮ ᱦᱚ ᱫᱚ ᱟᱵᱚᱣᱟᱜ ᱦᱟᱹᱱᱟᱹ ᱯᱟᱹᱨᱤᱥ ᱟᱹᱲᱟᱹ ᱠᱟᱱᱟ ᱛᱚ ᱱᱚᱜᱼᱚ ᱱᱚᱝᱠᱟ ᱟᱵᱚ ᱦᱟᱹᱱᱟᱹ ᱯᱟᱹᱨᱤᱥ ᱟᱹᱲᱟᱹ ᱨᱮᱱᱟᱜ ᱵᱮᱵᱷᱟᱨ ᱫᱚ ᱦᱩᱭᱩᱜ ᱠᱟᱱᱟ ᱢᱟ ᱮᱱᱠᱷᱟᱱ ᱛᱟᱦᱚᱞᱮ ᱡᱟᱦᱟᱸᱭ ᱠᱚ ᱱᱚᱣᱟ ᱪᱮᱱᱮᱞ ᱯᱮ ᱧᱮᱞᱮᱫ ᱛᱟᱵᱚᱱᱟ ᱩᱱᱠᱩ ᱠᱚ ᱟᱹᱰᱤ ᱟᱹᱰᱤ ᱥᱟᱨᱦᱟᱣ ᱢᱟ ᱮᱱᱠᱷᱟᱱ ᱡᱚᱦᱟᱨ ᱜᱮ